ᱡᱚᱦᱟᱨ ᱜᱮ ᱫᱩᱞᱟᱹᱲᱤᱭᱟᱹ ᱜᱟᱛᱮ ᱠᱚ ᱛᱤᱧ ᱠᱟᱹᱴᱤᱡ ᱨᱚᱲ ᱠᱟᱛᱷᱟ ᱛᱮᱦᱮᱧᱟᱜ ᱫᱤᱱ ᱨᱮ ᱟᱲᱟᱜ ᱥᱟᱠᱟᱢ ᱧᱩ ᱟᱨ ᱡᱚᱢ ᱠᱚᱛᱮ ᱨᱩᱣᱟᱹ ᱦᱟᱹᱥᱩ ᱫᱚ ᱧᱟᱧᱟᱢ ᱠᱟᱱ ᱜᱮᱭᱟ ᱟᱲᱟᱜ ᱥᱟᱠᱟᱢ ᱡᱚᱢ ᱛᱮ ᱥᱟᱹᱨᱤ ᱠᱟᱛᱷᱟ ᱠᱟᱱ ᱜᱮᱭᱟ ᱡᱤᱞ ᱦᱟᱹᱠᱩ ᱡᱚᱢ ᱛᱮᱦᱚᱸ ᱨᱩᱣᱟᱹ ᱦᱟᱹᱥᱩ ᱧᱟᱧᱟᱢ ᱜᱮᱭᱟ ᱟᱲᱟᱜ ᱥᱟᱠᱟᱢ ᱡᱚᱢ ᱛᱮᱦᱚᱸ ᱨᱩᱣᱟᱹ ᱦᱟᱹᱥᱩ ᱧᱟᱧᱟᱢ ᱜᱮᱭᱟ ᱠᱟᱹᱢᱤ ᱠᱟᱹᱢᱤ ᱛᱮᱦᱚᱸ ᱦᱚᱲᱢᱚ ᱞᱟᱸᱜᱟ ᱡᱤᱣᱤ ᱨᱮ ᱨᱩᱣᱟᱹ ᱦᱟᱹᱥᱩ ᱧᱟᱧᱟᱢ ᱜᱮᱭᱟ ᱟᱫᱚ ᱟᱭᱢᱟ ᱚᱠᱛᱮ ᱨᱮ ᱢᱤᱢᱤᱫ ᱦᱚᱲ ᱠᱚ ᱛᱷᱚᱲᱟ ᱵᱚᱱ ᱵᱟᱹᱲᱛᱤ ᱨᱩᱣᱟᱹ ᱞᱮᱱᱠᱷᱟᱱ ᱦᱟᱥᱯᱟᱛᱟᱞ ᱵᱚᱱ ᱤᱫᱤᱭᱮᱫ ᱠᱚᱣᱟ ᱱᱟᱨᱥᱤᱝ ᱦᱳᱢ ᱵᱚᱱ ᱤᱫᱤᱭᱮᱫ ᱠᱚᱣᱟ ᱟᱨ ᱦᱟᱥᱯᱟᱛᱟᱞ ᱪᱟᱞᱟᱣ ᱠᱟᱛᱮᱫ ᱞᱟᱹᱭ ᱟᱠᱚ ᱟᱭᱢᱟ ᱦᱚᱲ ᱜᱮ ᱟᱹᱰᱤ ᱵᱟᱹᱲᱤᱡ ᱥᱚ ᱟᱹᱰᱤ ᱵᱟᱹᱲᱤᱡ ᱥᱚ ᱮᱠᱟᱞ ᱟᱭᱢᱟ ᱞᱮᱠᱟᱱ ᱦᱚᱲ ᱧᱮᱞ ᱛᱮ ᱮᱠᱟᱞ ᱱᱚᱜᱼᱚᱭ ᱤᱧ ᱚᱲᱟᱜ ᱮ ᱦᱮᱡ ᱠᱟᱛᱮ ᱦᱟᱭᱨᱮ ᱨᱩᱣᱟᱹ ᱨᱩᱣᱟᱹ ᱪᱚᱧ ᱟᱹᱭᱠᱟᱹᱣ ᱩᱛᱟᱹᱨ ᱠᱮᱫ ᱢᱮᱱ ᱛᱟᱵᱚᱱᱟ ᱠᱚ ᱵᱚᱞᱮ ᱨᱩᱣᱟᱹ ᱨᱩᱣᱟᱹᱧ ᱟᱹᱭᱠᱟᱹᱣ ᱩᱛᱟᱹᱨ ᱠᱮᱫᱟ ᱪᱮᱫᱟᱜ ᱡᱮ ᱦᱟᱥᱯᱟᱛᱟᱞ ᱤᱧ ᱪᱟᱞᱟᱣ ᱞᱮᱱᱟ ᱵᱟᱝ ᱦᱟᱭᱨᱮ ᱟᱹᱰᱤ ᱵᱟᱹᱲᱤᱡ ᱥᱚ ᱟᱹᱰᱤ ᱵᱟᱹᱲᱤᱡ ᱥᱚ ᱢᱮᱱ ᱫᱟᱵᱚᱱ ᱱᱚᱝᱠᱟᱱ ᱠᱟᱛᱷᱟ ᱢᱮᱱᱠᱷᱟᱱ ᱟᱭᱢᱟ ᱚᱠᱛᱮ ᱨᱮ ᱟᱵᱚ ᱦᱚᱨ ᱰᱟᱦᱟᱨ ᱨᱮ ᱥᱮᱛᱟ ᱠᱚ ᱜᱚᱡ ᱠᱚᱜᱼᱟ, ᱪᱤᱞᱤ ᱠᱚᱪᱚ ᱠᱚ ᱜᱚᱡ ᱠᱚᱜᱼᱟ, ᱥᱮᱭᱟ ᱜᱮ ᱥᱚᱣᱟ, ᱢᱚᱪᱟ ᱵᱮᱫ ᱠᱟᱛᱮ ᱵᱚᱱ ᱯᱟᱨᱚᱢᱚᱜᱼᱟ᱾ ᱟᱨ ᱟᱭᱢᱟ ᱚᱠᱛᱮ ᱨᱮ ᱠᱟᱹᱢᱤ ᱵᱚᱱ ᱪᱟᱞᱟᱜᱼᱟ, ᱵᱟᱹᱭᱦᱟᱹᱲ ᱨᱮᱵᱚᱱ ᱪᱟᱞᱟᱜᱼᱟ, ᱵᱟᱹᱲᱤᱡ ᱟᱜ ᱢᱟᱹᱭᱞᱟᱹ ᱛᱟᱦᱮᱸᱱᱟ ᱟᱨ ᱵᱟᱹᱲᱤᱡ ᱜᱮ ᱥᱚᱣᱟ᱾ ᱥᱮ ᱟᱯᱱᱟᱨ ᱦᱚᱲ ᱦᱚᱸ ᱥᱚᱢᱚᱭ ᱚᱠᱛᱮ ᱨᱮ ᱟᱵᱚ ᱴᱟᱺᱰᱤ ᱛᱮᱜᱮ ᱵᱚᱱ ᱪᱟᱞᱟᱜᱼᱟ, ᱵᱟᱨᱦᱮ ᱥᱮᱫ ᱫᱩᱲᱩᱵ ᱠᱟᱛᱮ ᱚᱱᱟ ᱠᱚᱨᱮ ᱴᱟᱺᱰᱤ ᱛᱮᱭᱟ ᱵᱚᱱ ᱠᱚᱥᱴᱚ ᱢᱤᱫᱴᱮᱱ ᱵᱟᱹᱲᱤᱡ ᱥᱚ ᱥᱟᱦᱟᱣ ᱠᱟᱛᱮ ᱛᱟᱣ ᱦᱚᱸ ᱟᱵᱚ ᱵᱟᱵᱚᱱ ᱨᱩᱣᱟᱹᱜᱼᱟ, ᱨᱩᱣᱟᱹ ᱨᱩᱣᱟᱹ ᱵᱟᱵᱚᱱ ᱟᱹᱭᱠᱟᱹᱣᱟ᱾ ᱪᱮᱫᱟᱜ? ᱩᱱᱟᱹᱜ ᱥᱚ ᱥᱟᱦᱟᱣ ᱠᱟᱛᱮ ᱵᱚᱱ ᱠᱟᱹᱢᱤᱭᱟ, ᱥᱚ ᱥᱟᱦᱟᱣ ᱠᱟᱛᱮ ᱦᱚᱨ ᱰᱟᱦᱟᱨ ᱛᱮᱵᱚᱱ ᱫᱟᱬᱟᱱ ᱠᱟᱱᱟ᱾ ᱢᱮᱱᱠᱷᱟᱱ ᱦᱟᱥᱯᱟᱛᱟᱞ ᱨᱮᱱᱟᱜ ᱵᱟᱹᱲᱤᱡ ᱥᱚ ᱛᱮᱫᱚ ᱠᱟᱛᱷᱟᱡ ᱵᱚᱱ ᱨᱩᱣᱟᱹ ᱩᱛᱟᱹᱨᱚᱜ ᱩᱛᱟᱹᱨᱚᱜ ᱠᱟᱱᱟ᱾ ᱪᱮᱫ ᱱᱚᱣᱟ ᱠᱟᱛᱷᱟ ᱠᱤ ᱥᱟᱹᱨᱤᱭᱟ? ᱵᱟᱝ᱾ ᱦᱟᱥᱯᱟᱛᱟᱞ ᱨᱮᱢᱟ ᱨᱟᱱ ᱨᱮᱦᱚᱸ ᱟᱹᱰᱤ ᱞᱮᱠᱟᱱ ᱢᱮᱰᱤᱥᱤᱱ, ᱟᱭᱢᱟ ᱞᱮᱠᱟᱱ ᱨᱟᱱ ᱨᱮᱭᱟᱜ ᱮᱠᱥᱮᱱ, ᱟᱭᱢᱟ ᱞᱮᱠᱟᱱ ᱨᱟᱱ ᱨᱮᱭᱟᱜ ᱥᱚ ᱢᱮᱱᱟᱜᱼᱟ᱾ ᱛᱚ ᱚᱱᱟ ᱨᱟᱱ ᱨᱮᱭᱟᱜ ᱥᱚ ᱛᱮ ᱟᱢ ᱫᱚ ᱢᱚᱡᱽ ᱩᱛᱟᱹᱨᱚᱜ ᱨᱮᱭᱟᱜ ᱠᱟᱛᱷᱟ ᱠᱟᱱ ᱛᱟᱢᱟ᱾ ᱟᱫᱚ ᱪᱮᱠᱟᱛᱮ ᱟᱢᱮᱢ ᱢᱮᱱ ᱮᱫᱟ ᱚᱸᱰᱮᱱᱟᱜ ᱥᱚ ᱛᱮ ᱤᱧ ᱫᱚ ᱵᱟᱹᱲᱤᱡ ᱜᱮ ᱨᱩᱣᱟᱹ ᱜᱮᱧ ᱟᱹᱭᱠᱟᱹᱣ ᱩᱛᱟᱹᱨ ᱠᱮᱫᱟ? ᱵᱟᱝ᱾ ᱦᱟᱥᱯᱟᱛᱟᱞ ᱪᱚᱛᱛᱚᱨ ᱨᱮ ᱟᱭᱢᱟ ᱚᱠᱛᱮ ᱨᱮ ᱟᱭᱢᱟ ᱡᱚᱢᱟᱜ ᱧᱩᱭᱟᱜ ᱛᱟᱦᱮᱱ ᱠᱟᱱᱟ᱾ ᱧᱮᱞᱚᱜ ᱨᱮᱫᱚ ᱢᱚᱡᱽ ᱢᱚᱡᱽ ᱵᱷᱟᱡᱟ ᱯᱚᱲᱟ ᱠᱚ ᱢᱚᱡᱽ ᱢᱚᱡᱽ ᱩᱛᱩ ᱫᱟᱠᱟ ᱠᱚ ᱢᱚᱡᱽ ᱢᱚᱡᱽ ᱢᱮᱱᱠᱷᱟᱱ ᱚᱱᱟ ᱠᱚ ᱧᱩ ᱡᱚᱢ ᱟᱭᱢᱟ ᱦᱚᱲ ᱨᱳᱜᱟ ᱨᱩᱜᱤ ᱡᱚᱢ ᱧᱩ ᱟᱹᱭᱴᱷᱟᱹ ᱡᱩᱭᱴᱷᱟᱹ ᱪᱟᱵᱟ ᱜᱮᱭᱟ ᱛᱷᱟᱹᱨᱤ ᱚᱱᱟ ᱛᱷᱟᱹᱨᱤ ᱨᱮᱜᱮ ᱠᱚ ᱡᱚᱢ ᱮᱫᱟ ᱡᱮᱢᱚᱱ ᱛᱮᱢᱚᱱ ᱠᱚ ᱥᱟᱯᱷᱟᱭᱮᱫᱟ ᱚᱱᱟ ᱯᱟᱛᱲᱟ ᱨᱮᱜᱮ ᱚᱱᱟ ᱜᱤᱞᱟᱹᱥ ᱨᱮᱜᱮ ᱠᱚ ᱧᱩᱭᱮᱫᱟ ᱪᱮᱯᱮᱡ ᱮᱫᱟᱠᱚ ᱥᱤᱲᱩᱯ ᱮᱫᱟᱠᱚ ᱟᱨᱦᱚᱸ ᱚᱱᱟ ᱨᱮᱜᱮ ᱟᱢ ᱠᱚ ᱧᱩ ᱡᱚᱢ ᱦᱚᱪᱚ ᱠᱮᱫ ᱢᱮᱭᱟ ᱦᱩᱭᱱᱟ ᱤᱱᱟᱹ ᱠᱟᱛᱮᱫ ᱟᱨ ᱚᱸᱰᱮ ᱩᱱᱠᱩ ᱚᱠᱚᱭ ᱪᱚᱭ ᱩᱪᱷᱞᱟᱹᱣ ᱠᱮᱫ ᱚᱠᱚᱭ ᱪᱚᱭ ᱴᱟᱺᱰᱤ ᱛᱮ ᱪᱮᱫ ᱚᱱᱟ ᱠᱚᱨᱮ ᱨᱚᱸ ᱠᱚ ᱟᱵ ᱠᱟᱛᱮ ᱚᱱᱟ ᱡᱚᱢᱟᱜ ᱪᱮᱛᱟᱱ ᱨᱮᱠᱚ ᱟᱵᱚᱜᱚᱜ ᱠᱟᱱᱟ ᱚᱱᱟ ᱫᱚᱠᱟᱱ ᱠᱚᱨᱮ ᱟᱨ ᱟᱢ ᱫᱚ ᱚᱸᱰᱮ ᱠᱷᱚᱡ ᱮᱢ ᱡᱚᱢ ᱮᱫᱟ ᱟᱨ ᱚᱸᱰᱮ ᱠᱷᱚᱡ ᱫᱟᱜ ᱠᱚᱢ ᱧᱩᱭᱮᱫᱟ ᱟᱨ ᱚᱲᱟᱜ ᱮᱢ ᱦᱮᱡ ᱮᱱᱟ ᱟᱨᱮᱢ ᱢᱮᱱᱫᱟ ᱢᱚᱡᱽ ᱜᱮ ᱵᱟᱹᱧ ᱟᱹᱭᱠᱟᱹᱣ ᱞᱮᱫᱟ ᱥᱟᱹᱨᱤ ᱠᱟᱛᱷᱟ ᱫᱚ ᱠᱟᱱᱟ ᱦᱟᱥᱯᱟᱛᱟᱞ ᱠᱷᱚᱱ ᱚᱠᱟ ᱥᱚᱢ ᱧᱟᱢ ᱠᱟᱜ ᱚᱱᱟ ᱥᱚ ᱛᱮᱫᱚ ᱟᱢ ᱫᱚ ᱵᱟᱢ ᱨᱩᱣᱟᱹᱜ ᱠᱟᱱᱟ ᱚᱱᱛᱮ ᱨᱮ ᱚᱠᱟᱢ ᱡᱚᱢ ᱠᱮᱫ ᱧᱩ ᱠᱮᱫ ᱚᱱᱟ ᱛᱮᱜᱮ ᱟᱢ ᱫᱚ ᱨᱩᱣᱟᱹ ᱫᱚ ᱧᱟᱢ ᱟᱠᱟᱫ ᱢᱮᱭᱟ ᱚᱱᱟ ᱛᱮᱜᱮᱧ ᱢᱮᱱᱮᱫ ᱠᱟᱱᱟ ᱫᱩᱞᱟᱹᱲᱤᱭᱟᱹ ᱜᱟᱛᱮ ᱠᱚᱛᱮ ᱜᱟᱛᱮ ᱠᱚᱛᱤᱧ ᱦᱟᱥᱯᱟᱛᱟᱞ ᱪᱚᱛᱛᱚᱨ ᱨᱮ ᱟᱞᱚ ᱯᱮ ᱧᱩ ᱡᱚᱢᱟ ᱠᱤᱨᱤᱧ ᱠᱟᱛᱮ᱾ ᱫᱚᱨᱠᱟᱨᱚᱜ ᱠᱷᱟᱱ ᱚᱲᱟᱜ ᱠᱷᱚᱱ ᱤᱫᱤᱭ ᱯᱮ, ᱥᱟᱹᱛᱩ ᱤᱫᱤᱭ ᱯᱮ, ᱠᱷᱟᱹᱡᱟᱹᱲᱤ ᱠᱚ ᱤᱫᱤᱭ ᱯᱮ ᱟᱨ ᱚᱱᱟ ᱥᱩᱠᱱᱳ ᱠᱷᱟᱵᱟᱨ ᱥᱟᱺᱜᱤᱧ ᱠᱷᱚᱱ ᱜᱮ ᱤᱫᱤᱭ ᱯᱮ᱾ ᱵᱤᱥᱠᱩᱴ ᱛᱟᱱᱟᱜ ᱤᱫᱤᱭ ᱯᱮ ᱟᱨ ᱫᱟᱜ ᱫᱚ ᱠᱤᱨᱤᱧ ᱫᱟᱜ ᱜᱮ ᱧᱩᱭ ᱯᱮ᱾ ᱟᱞᱚ ᱯᱮ ᱢᱮᱱᱟ ᱱᱚᱣᱟ ᱡᱚᱜᱽ ᱨᱮᱭᱟᱜ ᱛᱷᱚᱲᱟ ᱜᱟᱱᱤᱧ ᱧᱩ ᱜᱚᱫ ᱠᱟᱜᱼᱟ᱾ ᱵᱟᱝ, ᱚᱱᱟ ᱠᱚ ᱡᱚᱢ ᱠᱟᱛᱮ ᱜᱮ ᱠᱤᱱᱛᱩ ᱟᱵᱚ ᱫᱚ ᱵᱚᱱ ᱵᱟᱹᱲᱤᱡᱚᱜ ᱠᱟᱱᱟ᱾ ᱟᱫᱚ ᱠᱷᱟᱹᱞᱤ ᱦᱟᱥᱯᱟᱛᱟᱞ ᱪᱚᱛᱛᱚᱨ ᱢᱚᱛᱚ ᱫᱚ ᱵᱟᱝ, ᱡᱟᱦᱟᱸ ᱥᱮᱫ ᱜᱮ ᱦᱚᱨ ᱰᱟᱦᱟᱨ ᱯᱮ ᱫᱟᱬᱟᱱ ᱛᱟᱵᱚᱱᱟ, ᱠᱤᱨᱤᱧ ᱠᱟᱛᱮ ᱡᱚᱢ ᱛᱷᱚᱲᱟ ᱵᱟᱨᱚᱱᱚᱜ ᱛᱟᱵᱚᱱ ᱯᱮ, ᱵᱟᱹᱜᱤᱭ ᱛᱟᱵᱚᱱ ᱯᱮ᱾ ᱥᱩᱠᱱᱳ ᱠᱷᱟᱵᱟᱨ ᱟᱥᱮᱱ ᱛᱟᱵᱚᱱ ᱯᱮ, ᱤᱫᱤᱭ ᱛᱟᱵᱚᱱ ᱯᱮ᱾ ᱧᱮᱞ ᱛᱟᱵᱚᱱᱟ ᱯᱮ ᱦᱚᱲᱢᱚ ᱦᱟᱹᱴᱤᱧ ᱢᱚᱡᱽ ᱜᱮ ᱛᱟᱦᱮᱱᱟ᱾ ᱵᱟᱯᱮ ᱪᱮᱠᱟᱜᱼᱟ, ᱵᱟᱯᱮ ᱪᱮᱠᱟᱜᱼᱟ᱾ ᱟᱹᱰᱤ ᱢᱚᱡᱽ ᱛᱟᱦᱮᱱ ᱛᱟᱯᱮᱭᱟ᱾ ᱟᱨ ᱫᱚᱠᱟᱱ ᱠᱚᱨᱮ ᱯᱮ ᱡᱚᱢ ᱞᱮᱠᱷᱟᱱ ᱟᱯᱮ ᱨᱩᱣᱟᱹ ᱦᱟᱹᱥᱩ ᱧᱟᱢ ᱯᱮ ᱜᱮᱭᱟ᱾ ᱛᱮᱦᱮᱧᱟᱜ ᱫᱤᱱ ᱨᱮ ᱤᱧᱤᱧ ᱪᱟᱞᱟᱣ ᱮᱱᱟ ᱤᱧᱟᱜ ᱠᱟᱛᱷᱟ ᱦᱚᱸ ᱛᱷᱚᱲᱟᱧ ᱞᱟᱹᱭ ᱠᱮᱜᱼᱟ ᱛᱚ ᱢᱤᱫ ᱫᱚᱢ ᱤᱧ ᱡᱚᱢ ᱞᱮᱫ ᱛᱟᱦᱮᱸ ᱠᱟᱱᱟ ᱦᱟᱥᱯᱟᱛᱟᱞ ᱫᱩᱣᱟᱹᱨ ᱥᱮᱫ ᱨᱮᱜᱮ ᱟᱹᱰᱤ ᱢᱚᱡᱽ ᱦᱳᱴᱮᱞ ᱟᱹᱰᱤ ᱢᱚᱡᱽ ᱢᱚᱡᱽ ᱜᱮ ᱫᱟᱠᱟ ᱩᱛᱩ ᱟᱫᱚ ᱦᱟᱹᱠᱩ ᱩᱛᱩᱧ ᱡᱚᱢ ᱞᱮᱫ ᱛᱟᱦᱮᱸ ᱠᱟᱱᱟ ᱛᱤᱥ ᱨᱮᱱ ᱦᱟᱹᱠᱩ ᱠᱟᱱᱟᱭ ᱵᱟᱵᱟ ᱵᱟᱝ ᱫᱚ ᱢᱚᱬᱮ ᱵᱚᱪᱷᱚᱨ ᱞᱟᱦᱟ ᱨᱮᱱ ᱵᱟᱝ ᱫᱚ ᱵᱟᱨᱚ ᱵᱚᱪᱷᱚᱨ ᱞᱟᱦᱟ ᱨᱮᱱ ᱡᱚᱢ ᱠᱤᱫᱟᱹᱧ ᱮᱱᱛᱮᱫ ᱯᱷᱤᱨᱤᱡᱽ ᱨᱮᱭᱟᱜ ᱢᱟᱞ ᱛᱷᱚᱲᱟ ᱜᱟᱱ ᱦᱚᱸ ᱢᱚᱡᱽ ᱵᱟᱹᱧ ᱟᱹᱭᱠᱟᱹᱣ ᱞᱮᱫᱟ ᱟᱨ ᱤᱧ ᱫᱚᱠᱚ ᱞᱟᱹᱭ ᱟᱹᱫᱤᱧᱟ ᱮᱠᱫᱚᱢ ᱴᱟᱴᱠᱟ ᱠᱷᱚᱱ ᱴᱟᱴᱠᱟ ᱩᱛᱟᱹᱨ ᱦᱟᱹᱠᱩ ᱟᱫᱚ ᱠᱚ ᱢᱮᱱ ᱮᱫᱟ ᱱᱚᱝᱠᱟᱱ ᱵᱷᱟᱹᱜᱤ ᱡᱚᱢᱟᱜ ᱧᱩᱣᱟᱜ ᱫᱚ ᱡᱟᱦᱟᱸ ᱛᱤᱥᱚᱜ ᱮᱢ ᱡᱚᱢ ᱟᱠᱟᱫᱼᱟ ᱟᱢ ᱫᱚ ᱚᱱᱟᱛᱮ ᱟᱢ ᱫᱚ ᱥᱤᱵᱤᱞ ᱫᱚᱢ ᱵᱩᱡᱷᱟᱹᱣ ᱟᱠᱟᱫᱼᱟ ᱚᱠᱟᱴᱟᱜ ᱥᱤᱵᱤᱞ ᱠᱚ ᱢᱮᱛᱟᱜᱼᱟ ᱦᱩᱸ ᱟᱯᱮ ᱫᱚ ᱚᱱᱟ ᱯᱚᱪᱟ ᱡᱤᱱᱤᱥ ᱯᱮ ᱡᱚᱢᱟ ᱯᱚᱪᱚᱭ ᱚᱱᱟ ᱯᱮ ᱧᱩᱭᱟ ᱯᱮ ᱡᱚᱢᱟ ᱯᱮ ᱚᱱᱟ ᱜᱮ ᱵᱷᱟᱹᱜᱤ ᱯᱮ ᱞᱮᱠᱷᱟᱭᱟ ᱟᱨ ᱱᱚᱣᱟ ᱫᱚ ᱵᱟᱯᱮ ᱞᱮᱠᱷᱟᱭᱟ ᱤᱧ ᱜᱮ ᱩᱞᱴᱟᱹᱣ ᱛᱮ ᱫᱳᱥ ᱠᱚ ᱞᱟᱫᱮ ᱟᱹᱫᱤᱧᱟ ᱵᱚᱞᱮ ᱠᱟᱛᱷᱟ ᱤᱧ ᱜᱮ ᱥᱤᱵᱤᱞ ᱵᱟᱹᱧ ᱵᱩᱡᱷᱟᱹᱣ ᱞᱮᱫᱟ ᱡᱚᱛᱚ ᱠᱷᱚᱱ ᱥᱤᱵᱤᱞ ᱟᱨ ᱥᱟᱵᱟᱜ ᱡᱩᱫᱤ ᱠᱚ ᱵᱩᱡᱷᱟᱹᱣ ᱧᱟᱢᱟ ᱴᱷᱤᱠ ᱠᱚ ᱵᱩᱡᱷᱟᱹᱣ ᱫᱟᱲᱮᱭᱟᱜᱼᱟ ᱩᱱᱠᱩ ᱫᱚ ᱠᱚ ᱥᱟᱱᱛᱟᱞ ᱠᱟᱱᱟ ᱟᱹᱫᱤᱵᱟᱹᱥᱤ ᱠᱟᱱᱟ ᱠᱚ ᱵᱤᱨ ᱜᱟᱡᱟᱲ ᱨᱮᱱᱟᱜ ᱦᱚᱸ ᱚᱠᱟᱴᱟᱜ ᱨᱮᱦᱮᱫ ᱠᱟᱥᱟᱣᱟ, ᱡᱚᱡᱚᱣᱟ, ᱦᱟᱲᱦᱟᱫᱼᱟ, ᱥᱚᱸᱫᱷᱟᱲᱼᱟ ᱡᱚᱛᱚ ᱫᱚ ᱥᱟᱱᱛᱟᱞ ᱜᱮᱠᱚ ᱵᱟᱰᱟᱭᱟ᱾ ᱛᱤᱦᱤᱧᱟᱜ ᱫᱤᱱ ᱨᱮᱦᱚᱸ ᱩᱛᱩ ᱫᱟᱠᱟ ᱡᱚᱢᱟᱜ ᱧᱩᱣᱟᱜ ᱱᱩᱠᱩᱣᱟᱜ ᱪᱟᱠᱷᱟ ᱜᱮ ᱡᱚᱛᱚ ᱠᱷᱚᱱ ᱵᱷᱟᱹᱜᱤ ᱱᱩᱠᱩ ᱜᱮᱠᱚ ᱵᱩᱡᱷᱟᱹᱣ ᱧᱟᱢ ᱫᱟᱲᱮᱭᱟᱜᱼᱟ᱾ ᱟᱨ ᱛᱤᱦᱤᱧ ᱟᱵᱚ ᱜᱮ ᱩᱱᱠᱩ ᱫᱚ ᱫᱳᱥ ᱠᱚ ᱞᱟᱫᱮᱭᱟ ᱵᱚᱱᱟ ᱱᱩᱠᱩ ᱮᱴᱟᱜ ᱡᱟᱹᱛ ᱢᱮᱱ ᱜᱟᱱᱚᱜᱼᱟ ᱜᱷᱤᱱᱟᱹ ᱦᱤ ᱡᱟᱹᱛ ᱠᱚ᱾ ᱚᱱᱟᱛᱮ ᱵᱚᱭᱦᱟ ᱠᱚ ᱟᱵᱚ ᱟᱞᱚ ᱵᱚᱱ ᱡᱚᱢ ᱵᱟᱵᱚᱱ ᱡᱚᱢ ᱛᱟᱠᱚᱣᱟ ᱠᱤᱨᱤᱧ ᱡᱚᱢ ᱵᱟᱵᱚᱱ ᱡᱚᱢᱟ ᱦᱟᱥᱯᱟᱛᱟᱞ ᱪᱚᱛᱛᱚᱨ ᱨᱮᱫᱚ ᱵᱷᱩᱞ ᱠᱟᱛᱮ ᱦᱚᱸ ᱵᱟᱝ ᱮᱴᱟᱜ ᱥᱮᱫ ᱨᱮᱫᱚ ᱡᱟᱹᱨᱩᱲ ᱚᱠᱛᱮ ᱨᱮ ᱛᱷᱚᱲᱟ ᱜᱟᱱ ᱵᱚᱱ ᱡᱚᱢ ᱫᱟᱲᱮᱭᱟᱜᱼᱟ ᱢᱟᱱᱮ ᱛᱮᱛᱟᱝ ᱢᱟᱨᱟᱜ ᱨᱮᱸᱜᱮᱡ ᱛᱷᱟᱢᱟᱜ ᱞᱮᱠᱟ ᱵᱚᱱ ᱡᱚᱢ ᱦᱟᱛᱟᱲ ᱫᱟᱲᱮᱭᱟᱜᱼᱟ᱾ ᱛᱚᱵᱮ ᱦᱟᱥᱯᱟᱛᱟᱞ ᱪᱚᱛᱛᱚᱨ ᱨᱮ, ᱱᱟᱨᱥᱤᱝ ᱦᱳᱢ ᱪᱚᱛᱛᱚᱨ ᱨᱮ ᱟᱞᱚ ᱯᱮ ᱡᱚᱢᱟ, ᱟᱞᱚ ᱯᱮ ᱧᱩᱭᱟ᱾ ᱟᱨ ᱠᱷᱟᱡ ᱫᱚ ᱚᱲᱟᱜ ᱨᱮ ᱦᱮᱡ ᱠᱟᱛᱮ ᱯᱮ ᱢᱮᱱᱟ ᱨᱩᱣᱟᱹ ᱨᱩᱣᱟᱹᱧ ᱟᱹᱭᱠᱟᱹᱣ ᱠᱮᱫᱟ ᱚᱸᱰᱮᱱᱟᱜ ᱥᱚ ᱛᱮᱜᱮ᱾ ᱛᱚ ᱚᱸᱰᱮᱱᱟᱜ ᱥᱚ ᱛᱮᱫᱚ ᱵᱟᱝ, ᱡᱚᱢ ᱧᱩ ᱠᱟᱛᱮ ᱚᱱᱛᱮ ᱠᱷᱚᱡ ᱵᱚᱱ ᱡᱚᱢ ᱟᱹᱜᱩᱭᱮᱫᱟ, ᱚᱱᱟ ᱛᱮᱜᱮ ᱟᱵᱚ ᱫᱚ ᱨᱩᱣᱟᱹ ᱨᱩᱣᱟᱹ ᱵᱚᱱ ᱟᱹᱭᱠᱟᱹᱣ ᱮᱫᱟ᱾ ᱴᱷᱤᱠ ᱜᱮᱭᱟ ᱛᱟᱦᱚᱞᱮ ᱫᱩᱞᱟᱹᱲᱤᱭᱟᱹ ᱵᱚᱭᱦᱟ ᱢᱤᱥᱨᱟ ᱠᱚ ᱛᱤᱧ, ᱥᱟᱵᱫᱷᱟᱱ ᱥᱚᱛᱚᱨᱠᱚ ᱵᱚᱱ ᱛᱟᱦᱮᱱᱟ᱾ ᱧᱩ ᱡᱚᱢ ᱨᱮ ᱰᱷᱤᱨ ᱚᱠᱛᱮ ᱨᱮᱜᱮ ᱦᱚᱲᱟᱜ ᱛᱤᱛᱮ, ᱦᱚᱲᱟᱜ ᱡᱟᱭᱜᱟ ᱨᱮ ᱟᱞᱚ ᱵᱚᱱ ᱧᱩ ᱡᱚᱢ᱾ ᱡᱚᱠᱷᱚᱱ ᱵᱚᱱ ᱨᱩᱣᱟᱹ ᱦᱟᱹᱥᱩᱜᱼᱟ ᱟᱵᱚᱱ ᱠᱩᱨᱩᱢᱩᱴᱩᱭᱟᱵᱚᱱ ᱚᱲᱟᱜ ᱠᱷᱚᱱ ᱡᱚᱢᱟᱜ ᱵᱚᱱ ᱤᱫᱤᱭᱟ ᱚᱲᱟᱜ ᱠᱷᱚᱱ ᱡᱚᱢᱟᱜ ᱵᱚᱱ ᱤᱫᱤᱭᱟ ᱟᱨ ᱚᱱᱟ ᱜᱮᱵᱚᱱ ᱡᱚᱢᱟ ᱢᱟ ᱛᱚᱵᱮ ᱥᱟᱱᱟᱢ ᱜᱟᱛᱮ ᱠᱚ ᱵᱟᱭ ᱵᱟᱭ ᱵᱤᱫᱟᱹ ᱡᱚᱦᱟᱨ ᱟᱨᱦᱚᱸ ᱥᱟᱨᱮᱡ ᱠᱟᱜ ᱥᱟᱨᱮᱡ ᱫᱤᱱ ᱠᱚᱨᱮ ᱥᱟᱨᱮᱡ ᱵᱷᱤᱰᱤᱭᱳ ᱠᱚᱨᱮ ᱧᱟᱯᱟᱢᱚᱜᱼᱟ ᱵᱚᱱ᱾